ᱱᱤᱡᱮᱨᱟᱜ ᱟᱹᱨᱤᱪᱟᱹᱞᱤ ᱠᱩᱞᱦᱤ ᱫᱷᱩᱲᱤ ᱨᱮ ᱞᱮᱵᱮᱫ ᱞᱚᱴᱚᱢ ᱠᱟᱛᱮ ᱡᱩᱫᱤ ᱚᱱᱟ ᱱᱟᱦᱟᱜ ᱡᱩᱜᱽ ᱨᱮᱱᱟᱜ ᱢᱚᱰᱟᱨᱱᱤᱴᱤ ᱨᱮᱱᱟᱜ ᱰᱤᱯᱷᱤᱱᱮᱥᱚᱱ ᱠᱟᱱᱟ ᱛᱟᱦᱚᱞᱮ ᱤᱧ ᱫᱚ ᱱᱟᱦᱟᱜ ᱡᱩᱜᱽ ᱨᱮᱱ ᱢᱚᱰᱟᱨᱱ ᱫᱚ ᱵᱟᱝ ᱠᱟᱹᱱᱟᱹᱧ ᱡᱚᱦᱟᱨ ᱥᱟᱶᱛᱮ ᱡᱚᱛᱚ ᱠᱚᱜᱮ ᱥᱟᱹᱜᱩᱱ ᱫᱟᱨᱟᱢ ᱱᱤᱛᱚᱜ ᱵᱚᱱ ᱧᱮᱞᱮᱫ ᱠᱟᱱ ᱜᱮᱭᱟ ᱟᱵᱚ ᱜᱟᱛᱟᱠ ᱨᱮᱱ ᱟᱹᱰᱤ ᱟᱭᱢᱟ ᱦᱚᱲ ᱜᱮ ᱟᱛᱳ ᱴᱚᱞᱟ ᱵᱟᱹᱜᱤ ᱠᱟᱛᱮ ᱥᱚᱦᱚᱨ ᱵᱟᱡᱟᱨ ᱨᱮᱠᱚ ᱵᱟᱥᱟᱜ ᱠᱟᱱᱟ ᱟᱨ ᱥᱚᱦᱚᱨ ᱵᱟᱡᱟᱨ ᱨᱮ ᱱᱟᱯᱟᱭ ᱚᱞᱚᱜ ᱯᱟᱲᱦᱟᱜ ᱠᱟᱛᱮ ᱢᱟᱨᱟᱝ ᱢᱟᱹᱪᱤ ᱦᱚᱸᱠᱚ ᱦᱟᱢᱮᱴ ᱮᱫᱟ ᱟᱨ ᱤᱱᱟᱹ ᱛᱟᱭᱚᱢ ᱜᱮ ᱟᱵᱚ ᱜᱟᱛᱟᱠ ᱨᱮᱱ ᱦᱚᱲ ᱠᱚ ᱱᱤᱡᱮ ᱢᱚᱰᱟᱨᱱᱤᱴᱤ ᱫᱮᱠᱷᱟᱣ ᱞᱟᱹᱜᱤᱫ ᱥᱮ ᱱᱤᱡᱮ ᱢᱚᱰᱟᱨᱱ ᱞᱮᱠᱷᱟ ᱡᱚᱠᱷᱟ ᱞᱟᱹᱜᱤᱫ ᱛᱮ ᱟᱵᱚᱣᱟᱜ ᱥᱚᱝᱥᱠᱨᱤᱛᱤ ᱜᱮᱠᱚ ᱨᱤᱯᱞᱮᱥ ᱮᱫᱟ ᱟᱹᱰᱤ ᱟᱭᱢᱟ ᱜᱟᱱ ᱦᱚᱲ ᱜᱮ ᱱᱤᱡᱮᱨᱟᱜ ᱥᱚᱝᱥᱠᱨᱤᱛᱤ ᱱᱤᱡᱮᱨᱟᱜ ᱟᱹᱨᱤᱪᱟᱹᱞᱤ ᱵᱟᱹᱜᱤ ᱠᱟᱛᱮ ᱡᱟᱦᱟᱸ ᱮᱴᱟᱜ ᱫᱤᱥᱚᱢ ᱨᱮᱱᱟᱜ ᱥᱚᱝᱥᱠᱨᱤᱛᱤ ᱥᱮ ᱮᱴᱟᱜ ᱦᱚᱲᱟᱜ ᱥᱚᱝᱥᱠᱨᱤᱛᱤ ᱠᱚ ᱟᱯᱱᱟᱨ ᱮᱫᱟ ᱩᱱᱠᱩ ᱜᱮᱠᱚ ᱞᱟᱹᱭ ᱮᱫᱟ ᱡᱮ ᱟᱵᱚᱣᱟᱜ ᱴᱩᱠᱩᱡ ᱦᱟᱺᱰᱤ ᱫᱚ ᱵᱟᱹᱲᱤᱡ ᱜᱮᱭᱟ ᱟᱵᱚ ᱡᱟᱦᱟᱸ ᱵᱚᱸᱜᱟ ᱵᱚᱱ ᱦᱟᱯᱲᱟᱢ ᱠᱚᱵᱚᱱ ᱪᱚᱰᱚᱨ ᱟᱠᱚ ᱡᱟᱦᱟᱸ ᱵᱟᱝᱠᱷᱟᱱ ᱟᱵᱚᱣᱟᱜ ᱡᱟᱦᱟᱸ ᱯᱩᱡᱟᱹ ᱯᱟᱨᱵᱚᱱ ᱜᱮ ᱵᱟᱝ ᱦᱩᱭᱩᱜ ᱛᱟᱵᱚᱱ ᱚᱱᱟᱜᱮ ᱩᱱᱠᱩ ᱵᱟᱹᱲᱤᱡ ᱠᱚ ᱢᱮᱛᱟᱜ ᱠᱟᱱᱟ ᱢᱮᱱᱠᱷᱟᱱ ᱵᱚᱱ ᱧᱮᱞ ᱮᱫᱟ ᱡᱟᱦᱟᱸᱭ ᱜᱮ ᱟᱵᱚᱣᱟᱜ ᱴᱩᱠᱩᱡ ᱦᱟᱺᱰᱤ ᱵᱟᱹᱲᱤᱡ ᱠᱚ ᱢᱮᱛᱟᱜ ᱠᱟᱱᱟ ᱩᱱᱠᱩ ᱜᱮ ᱟᱵᱟᱨ ᱟᱠᱚᱨᱮᱱ ᱵᱚᱸᱜᱟᱼᱵᱩᱨᱩ ᱡᱟᱦᱟᱸ ᱫᱚ ᱳᱣᱟᱭᱤᱱ ᱠᱚᱛᱮ ᱠᱚ ᱪᱚᱰᱚᱨ ᱪᱚᱰᱚᱨ ᱟᱠᱚ ᱠᱟᱱᱟ ᱟᱵᱟᱨ ᱱᱚᱝᱠᱟ ᱦᱚᱸᱠᱚ ᱢᱮᱱ ᱮᱫᱟ ᱡᱮ ᱟᱵᱚᱣᱟᱜ ᱱᱤᱛᱚᱜ ᱡᱟᱦᱟᱸ ᱟᱹᱨᱤᱪᱟᱹᱞᱤ ᱱᱚᱣᱟ ᱟᱹᱨᱤᱪᱟᱹᱞᱤ ᱨᱮ ᱟᱹᱰᱤ ᱟᱭᱢᱟ ᱜᱟᱱ ᱦᱚᱲ ᱜᱮ ᱤᱱᱴᱟᱨ ᱠᱟᱥᱴ ᱢᱮᱨᱮᱡᱽ ᱠᱚ ᱠᱚᱨᱟᱣ ᱮᱫᱟ ᱛᱚᱵᱮ ᱱᱩᱠᱩ ᱠᱚ ᱢᱮᱱ ᱮᱫᱟ ᱥᱚᱝᱵᱤᱫᱷᱟᱱ ᱨᱮ ᱢᱮᱱᱟᱜᱼᱟ ᱡᱟᱦᱟᱸᱭ ᱜᱮ ᱡᱟᱦᱟᱸᱭ ᱥᱟᱶᱮ ᱛᱟᱦᱮᱸ ᱫᱟᱲᱮᱭᱟᱜᱼᱟ ᱡᱟᱦᱟᱸᱭ ᱜᱮ ᱡᱟᱦᱟᱸᱭ ᱥᱟᱶᱮ ᱵᱟᱯᱞᱟ ᱫᱟᱲᱮᱭᱟᱜᱼᱟ ᱛᱚᱵᱮ ᱥᱚᱝᱵᱤᱫᱷᱟᱱ ᱨᱮᱱᱟᱜ ᱵᱷᱟᱥᱟ ᱞᱮᱠᱟᱛᱮ ᱡᱩᱫᱤᱧ ᱢᱮᱱ ᱞᱮᱠᱷᱟᱱ ᱱᱚᱣᱟ ᱦᱚᱸ ᱚᱞ ᱢᱮᱱᱟᱜᱼᱟ ᱡᱮ ᱟᱵᱚ ᱵᱷᱟᱨᱚᱛ ᱫᱤᱥᱚᱢ ᱨᱮᱱ ᱦᱚᱲ ᱠᱚ ᱢᱮᱱᱟᱜ ᱟᱠᱟᱫ ᱵᱚᱱᱟ ᱡᱚᱛᱚ ᱦᱚᱲᱟᱜ ᱫᱷᱚᱨᱚᱢ ᱯᱩᱛᱷᱤ ᱟᱞᱟᱫᱟ ᱟᱞᱟᱫᱟ ᱜᱮᱭᱟ ᱛᱚᱵᱮ ᱵᱷᱟᱨᱚᱛ ᱫᱤᱥᱚᱢ ᱨᱮᱱ ᱦᱚᱲ ᱞᱮᱠᱟᱛᱮ ᱥᱮ ᱵᱷᱟᱨᱚᱛ ᱫᱤᱥᱚᱢ ᱨᱮᱱ ᱢᱟᱹᱱᱢᱤ ᱞᱮᱠᱟᱛᱮ ᱟᱵᱚ ᱞᱟᱹᱜᱤᱫ ᱢᱤᱫᱴᱮᱡ ᱫᱷᱚᱨᱚᱢ ᱯᱩᱛᱷᱤ ᱵᱟᱨᱟᱵᱟᱨᱤ ᱢᱤᱫ ᱯᱩᱛᱷᱤ ᱢᱮᱱᱟᱜ ᱛᱟᱵᱚᱱᱟ ᱡᱟᱦᱟᱸ ᱫᱚ ᱤᱱᱰᱤᱭᱟᱱ ᱠᱚᱱᱥᱴᱤᱴᱤᱭᱩᱥᱚᱱ ᱢᱮᱱ ᱫᱚ ᱵᱷᱟᱨᱚᱛᱤᱭᱚ ᱥᱚᱝᱵᱤᱫᱷᱟᱱ ᱵᱚᱱ ᱢᱮᱛᱟᱜ ᱠᱟᱱᱟ ᱟᱨ ᱱᱚᱣᱟ ᱵᱷᱟᱨᱚᱛᱤᱭᱚ ᱥᱚᱝᱵᱤᱫᱷᱟᱱ ᱨᱮᱜᱮ ᱢᱮᱱᱟᱜ ᱢᱮᱱᱟᱜ ᱟᱠᱟᱫᱟ ᱡᱟᱦᱟᱸ ᱫᱚ ᱟᱵᱚ ᱯᱷᱟᱱᱰᱟᱢᱮᱱᱴᱟᱞ ᱨᱟᱭᱤᱴᱥ ᱵᱚᱱ ᱧᱟᱢ ᱟᱠᱟᱫᱟ ᱟᱨ ᱡᱟᱦᱟᱸ ᱯᱷᱟᱱᱰᱟᱢᱮᱱᱴᱟᱞ ᱨᱟᱭᱤᱴᱥ ᱛᱩᱨᱩᱭ ᱜᱚᱴᱟᱝ ᱢᱮᱱᱟᱜ ᱟᱠᱟᱫᱟ ᱟᱨ ᱚᱱᱟ ᱛᱩᱨᱩᱭ ᱜᱚᱴᱟᱝ ᱢᱚᱫᱽᱫᱷᱮ ᱨᱮᱜᱮ ᱡᱟᱦᱟᱸ ᱟᱨᱴᱤᱠᱮᱞ ᱴᱩᱭᱮᱱᱴᱤ ᱱᱟᱭᱤᱱ ᱨᱮ ᱱᱚᱣᱟ ᱦᱚᱸ ᱚᱞ ᱢᱮᱱᱟᱜ ᱟᱠᱟᱫᱟ ᱡᱮ ᱟᱵᱚ ᱵᱷᱟᱨᱚᱛ ᱫᱤᱥᱚᱢ ᱨᱮ ᱡᱟᱦᱟᱸ ᱛᱤᱱᱟᱹᱜ ᱢᱟᱹᱱᱢᱤ ᱢᱮᱱᱟᱜ ᱵᱚᱱᱟ ᱡᱟᱦᱟᱸ ᱛᱤᱱᱟᱹᱜ ᱜᱟᱛᱟᱠ ᱨᱮᱱ ᱦᱚᱲ ᱢᱮᱱᱟᱜ ᱵᱚᱱᱟ ᱡᱚᱛᱚ ᱦᱚᱲ ᱱᱤᱡᱮᱨ ᱱᱤᱡᱮᱨ ᱥᱚᱥᱠᱨᱤᱛᱤ ᱱᱤᱡᱮᱨ ᱱᱤᱡᱮᱨ ᱞᱤᱯᱤ ᱱᱤᱡᱮᱨ ᱱᱤᱡᱮᱨ ᱵᱷᱟᱥᱟ ᱡᱤᱣᱤᱫ ᱵᱚᱱ ᱫᱚᱦᱚ ᱫᱟᱲᱮᱭᱟᱜᱼᱟ ᱥᱮ ᱱᱚᱣᱟ ᱡᱤᱣᱤᱫ ᱫᱚᱦᱚ ᱟᱵᱚᱣᱟᱜ ᱦᱚᱠ ᱠᱟᱱᱟ ᱛᱚ ᱡᱟᱦᱟᱸᱭ ᱱᱚᱣᱟ ᱯᱮ ᱢᱮᱱ ᱮᱫᱟ ᱡᱮ ᱟᱵᱚᱣᱟᱜ ᱟᱹᱨᱤᱪᱟᱹᱞᱤ ᱵᱟᱹᱲᱤᱡ ᱜᱮᱭᱟ ᱟᱵᱚᱣᱟᱜ ᱵᱷᱟᱥᱟ ᱵᱟᱹᱲᱤᱡ ᱜᱮᱭᱟ ᱟᱵᱚᱣᱟᱜ ᱞᱤᱯᱤ ᱵᱟᱹᱲᱤᱡ ᱜᱮᱭᱟ ᱛᱷᱚᱲᱟ ᱜᱟᱱ ᱠᱚᱱᱥᱴᱤᱴᱤᱭᱩᱥᱚᱱ ᱦᱚᱸ ᱯᱟᱲᱦᱟᱣ ᱯᱮ ᱛᱮᱦᱮᱧ ᱟᱯᱮ ᱡᱟᱦᱟᱸᱭ ᱵᱟᱹᱲᱤᱡ ᱯᱮ ᱢᱮᱛᱟᱜ ᱠᱟᱱᱟ ᱚᱱᱟ ᱫᱚ ᱠᱚᱱᱥᱴᱤᱴᱤᱭᱩᱥᱚᱱ ᱨᱮ ᱞᱟᱦᱟ ᱠᱷᱚᱱ ᱜᱮ ᱢᱮᱱᱟᱜᱼᱟ ᱡᱩᱫᱤ ᱢᱤᱫ ᱦᱚᱲ ᱵᱟᱨ ᱦᱚᱲ ᱯᱮ ᱦᱚᱲ ᱟᱯᱮ ᱵᱟᱹᱲᱤᱡ ᱯᱮ ᱢᱮᱛᱟᱜ ᱠᱷᱟᱱ ᱛᱟᱦᱚᱞᱮ ᱟᱞᱮ ᱥᱟᱭ ᱥᱟᱭ ᱦᱚᱲ ᱢᱮᱱᱟᱜ ᱞᱮᱭᱟ ᱡᱟᱦᱟᱸᱭ ᱫᱚ ᱟᱞᱮ ᱱᱤᱡᱮᱨᱟᱜ ᱥᱚᱝᱥᱠᱨᱤᱛᱤ ᱱᱤᱡᱮᱨᱟᱜ ᱟᱹᱨᱤᱪᱟᱹᱞᱤ ᱱᱤᱡᱮᱨᱟᱜ ᱵᱷᱟᱥᱟ ᱱᱤᱡᱮᱨᱟᱜ ᱞᱤᱯᱤ ᱡᱤᱣᱤᱫ ᱫᱚᱦᱚ ᱞᱟᱹᱜᱤᱫ ᱡᱚᱛᱚ ᱠᱷᱚᱱ ᱞᱟᱦᱟᱨᱮ ᱛᱤᱸᱜᱩ ᱢᱮᱱᱟᱜ ᱟᱠᱟᱫ ᱞᱮᱭᱟ ᱡᱚᱦᱟᱨ